ᱟᱹᱰᱤᱧ ᱞᱟᱹᱭ ᱠᱮᱫ ᱛᱟᱵᱚᱱᱟ ᱦᱳᱭ ᱟᱥᱚᱞ ᱟᱯᱟᱛ ᱫᱩᱧ ᱤᱧ ᱠᱟᱱ ᱜᱮᱭᱟ ᱵᱟᱠᱷᱟᱡ ᱦᱟᱸᱜ ᱯᱮ ᱢᱮᱱᱟ ᱟᱭᱟᱝ ᱵᱤᱧ ᱵᱤᱫᱷᱩᱣᱟᱹ ᱫᱚᱭ ᱵᱟᱸᱡᱷᱟ ᱜᱮᱭᱟ ᱵᱟᱝ ᱤᱧ ᱠᱚᱲᱟ ᱠᱟᱱ ᱛᱟᱵᱚᱱᱤᱧ ᱦᱮᱸ ᱥᱮ ᱡᱟᱦᱟᱸ ᱛᱤᱱᱟᱹᱜ ᱵᱚᱱ ᱥᱮᱴᱮᱨ ᱟᱠᱟᱱᱟ ᱥᱮ ᱡᱚᱛᱚ ᱦᱚᱲᱟᱜ ᱢᱚᱱᱮ ᱨᱮᱜᱮ ᱢᱤᱫᱴᱮᱱ ᱠᱟᱛᱮ ᱵᱟᱝ ᱢᱤᱫᱴᱮᱱ ᱡᱟᱦᱟᱸ ᱪᱮᱫ ᱡᱤᱱᱤᱥ ᱨᱮᱜᱮ ᱴᱮᱱᱥᱮᱱ ᱫᱚ ᱛᱟᱦᱮᱱ ᱛᱟᱵᱚᱱᱟ ᱦᱮᱸ ᱪᱮ ᱴᱮᱱᱥᱮᱱ ᱪᱷᱟᱲᱟ ᱫᱩᱱᱤᱭᱟᱹ ᱵᱟᱹᱱᱩᱜ ᱟᱠᱟᱫᱟ ᱱᱮᱛᱟᱨ ᱫᱚ ᱱᱤᱛᱚᱜ ᱵᱟᱧᱪᱟᱣ ᱢᱮᱱᱟᱢᱟ ᱜᱟᱯᱟ ᱛᱟᱦᱮᱱᱟᱢ ᱥᱮ ᱵᱟᱝ ᱚᱱᱟ ᱨᱮᱱᱟᱜ ᱜᱮᱨᱮᱱᱴᱤ ᱵᱟᱹᱱᱩᱜᱼᱟ ᱛᱤᱱᱟᱹᱜ ᱨᱚᱠᱚᱢᱟᱜ ᱨᱳᱜᱽ ᱱᱮᱛᱟᱨ ᱦᱤᱡᱩᱜ ᱠᱟᱱᱟ ᱞᱟᱦᱟ ᱛᱮᱫᱚ ᱛᱟᱦᱮᱸ ᱠᱟᱱᱟ ᱰᱟᱭᱨᱤᱭᱟ ᱢᱮᱞᱮᱨᱤᱭᱟ ᱦᱮᱸ ᱪᱮ ᱱᱚᱣᱟ ᱠᱚᱵᱚᱱ ᱵᱚᱛᱚᱨᱟᱜ ᱠᱟᱱ ᱛᱟᱦᱮᱸᱫ ᱠᱤᱪᱷᱩ ᱫᱤᱱ ᱢᱟᱲᱟᱝ ᱨᱮᱜᱮ ᱞᱚᱠᱰᱟᱣᱩᱱ ᱮᱦᱚᱵ ᱮᱱᱟ ᱪᱮᱫ ᱦᱮᱡ ᱮᱱᱟ ᱠᱚᱨᱳᱱᱟ ᱠᱚᱨᱳᱱᱟ ᱢᱟᱱᱮ ᱪᱮᱫ ᱟᱞᱚᱢ ᱠᱚᱨᱟᱣᱟ ᱱᱚᱣᱟ ᱨᱳᱜᱽ ᱦᱮᱡ ᱮᱱᱟ ᱦᱮᱸ ᱪᱮ ᱫᱩ ᱦᱟᱡᱟᱨ ᱯᱚᱸᱪᱤᱥ ᱨᱮ ᱫᱚ ᱯᱮ ᱧᱮᱞᱟ ᱦᱟᱱᱮ ᱱᱤᱛᱚᱜ ᱫᱚ ᱠᱚᱨᱳᱱᱟ ᱛᱟᱨᱯᱚᱨ ᱫᱚ ᱦᱟᱸᱰᱮ ᱫᱚ ᱫᱷᱚᱨᱚᱱᱟ ᱢᱟᱱᱮ ᱟᱞᱚᱢ ᱥᱟᱵᱮᱭᱟ ᱱᱚᱣᱟ ᱨᱳᱜᱽ ᱦᱮᱡ ᱮᱱ ᱜᱮ ᱢᱟᱱᱮ ᱢᱟᱹᱱᱢᱤᱭᱟᱜ ᱡᱤᱵᱚᱱ ᱨᱮ ᱠᱳᱱᱳ ᱥᱩᱠ ᱜᱮ ᱵᱟᱹᱱᱩᱜᱼᱟ ᱡᱚᱛᱚ ᱦᱚᱲ ᱴᱮᱱᱥᱮᱱ ᱨᱮ ᱢᱮᱱᱟᱜ ᱟᱠᱟᱫ ᱠᱚᱣᱟ ᱦᱮᱸ ᱪᱮ ᱟᱫᱚ ᱤᱧ ᱵᱟᱹᱦᱩᱣᱟᱜ ᱦᱚᱸ ᱴᱮᱱᱥᱮᱱ ᱢᱮᱱᱟᱜ ᱟᱠᱟᱫᱟ ᱛᱟᱨ ᱢᱟᱱᱮ ᱤᱧ ᱫᱚ ᱵᱟᱯᱞᱟᱣᱟᱱ ᱠᱚᱲᱟ ᱠᱟᱱ ᱛᱟᱵᱚᱱᱟᱹᱧ ᱢᱟᱱᱮ ᱡᱮ ᱡᱟᱨ ᱡᱮᱢᱚᱱ ᱡᱮᱢᱚᱱ ᱴᱮᱱᱥᱮᱱ ᱟᱫᱚ ᱢᱤᱫ ᱫᱤᱱ ᱫᱚ ᱱᱚᱝᱠᱟ ᱟᱠᱟᱱᱟ ᱤᱧ ᱵᱟᱹᱦᱩᱭ ᱢᱤᱛᱟᱹᱧ ᱠᱟᱱᱟ ᱢᱤᱛᱟᱹᱧ ᱠᱟᱱᱟᱭ ᱟᱸᱡᱚᱢᱮᱜ ᱟᱢ ᱢᱩᱱᱨᱤ ᱟᱡ ᱵᱟᱵᱟ ᱡᱟᱦᱟᱸ ᱨᱮᱜᱮᱢ ᱪᱟᱞᱟᱜᱼᱟ ᱠᱚᱢ ᱥᱮ ᱠᱚᱢᱮᱢ ᱞᱟᱹᱭᱟ ᱡᱮ ᱟᱢ ᱫᱚᱢ ᱵᱟᱹᱦᱩᱣᱟᱱ ᱠᱚᱲᱟ ᱠᱟᱱᱟ ᱵᱟᱠᱷᱟᱡ ᱰᱟᱺᱜᱩᱣᱟᱹ ᱠᱩᱲᱤ ᱠᱚ ᱡᱷᱟᱹᱞᱤ ᱞᱮᱱᱠᱷᱟᱱ ᱤᱧ ᱫᱩᱧ ᱪᱤᱠᱟᱹ ᱵᱟᱲᱟᱜᱼᱟ ᱚᱱᱟ ᱫᱚ ᱤᱧ ᱵᱟᱹᱦᱩᱣᱟᱜ ᱴᱮᱱᱥᱮᱱ ᱟᱫᱚ ᱚᱱᱟ ᱦᱚᱛᱮᱡ ᱛᱮ ᱤᱧ ᱫᱚ ᱡᱚᱛᱚ ᱥᱴᱮᱡᱽ ᱨᱮᱜᱤᱧ ᱢᱮᱱᱟ ᱡᱮ ᱤᱧ ᱫᱚ ᱵᱟᱯᱞᱟᱣᱟᱱ ᱠᱚᱲᱟ ᱠᱟᱱ ᱛᱟᱵᱚᱱ ᱤᱧ ᱨᱮᱱ ᱫᱚ ᱜᱤᱫᱟᱹᱨ ᱢᱮᱱᱟᱜ ᱠᱚᱛᱤᱧᱟ ᱦᱮᱸ ᱥᱮ ᱟᱫᱚ ᱢᱟᱹᱭ ᱛᱟᱠᱚ ᱟᱞᱚᱯᱮ ᱱᱚᱡᱚᱨᱤᱧ ᱛᱟᱵᱚᱱᱟ ᱦᱳᱭ ᱟᱨ ᱱᱮᱛᱟᱨ ᱨᱮᱱᱟᱜ ᱱᱚᱣᱟ ᱢᱳᱵᱟᱭᱤᱞ ᱡᱩᱜᱽ ᱨᱮ ᱱᱚᱝᱠᱟ ᱟᱠᱟᱱᱟ ᱵᱟᱹᱦᱩᱣᱟᱱ ᱠᱚᱲᱟ ᱴᱷᱮᱡ ᱜᱮ ᱰᱟᱺᱜᱩᱣᱟᱹ ᱠᱩᱲᱤ ᱠᱚ ᱵᱟᱥᱟᱜ ᱠᱟᱱᱟ ᱱᱚᱝᱠᱟ ᱦᱩᱭ ᱠᱟᱱᱟ ᱩᱞᱴᱟᱹ ᱯᱟᱞᱴᱟ ᱡᱮ ᱡᱟᱨ ᱴᱮᱱᱥᱮᱱ ᱛᱚᱵᱮ ᱚᱱᱟ ᱵᱟᱝᱞᱟ ᱛᱮ ᱢᱤᱫᱴᱮᱱ ᱵᱟᱠᱚ ᱢᱮᱱᱟ ᱡᱮ ᱟᱢᱟᱠᱮ ᱵᱟᱥᱮᱨ ᱩᱯᱚᱨ ᱵᱟᱥ ᱫᱤᱞᱳ ᱥᱮ ᱴᱮᱱᱥᱮᱱᱮᱨ ᱩᱯᱚᱨ ᱴᱮᱱᱥᱮᱱ ᱱᱚᱣᱟ ᱴᱮᱱᱥᱮᱱ ᱫᱚ ᱪᱮᱫ ᱠᱟᱱᱟ ᱟᱫᱚ ᱢᱮᱱᱟ ᱵᱟᱵᱞᱩ ᱫᱟ ᱛᱟᱦᱞᱮ ᱟᱢᱟᱜ ᱫᱚ ᱴᱮᱱᱥᱮᱱ ᱵᱟᱹᱱᱩᱜᱼᱟ ᱤᱧᱟᱹᱜ ᱦᱚᱸ ᱴᱮᱱᱥᱮᱱ ᱢᱮᱱᱟᱜ ᱟᱠᱟᱫᱟ ᱛᱚᱵᱮ ᱤᱧᱟᱹᱜ ᱴᱮᱱᱥᱮᱱ ᱫᱚ ᱡᱩᱫᱟᱹ ᱧᱚᱜ ᱜᱮᱭᱟ ᱪᱮᱫ ᱞᱮᱠᱟ ᱴᱮᱱᱥᱮᱱ ᱠᱟᱛᱷᱟ ᱫᱚ ᱱᱤᱭᱟᱹ ᱠᱟᱱᱟ ᱤᱧ ᱫᱚ ᱟᱹᱰᱤ ᱠᱟᱹᱴᱤᱡ ᱠᱷᱚᱡ ᱜᱮ ᱦᱮᱸᱪᱮ ᱢᱚᱱ ᱫᱚ ᱮᱴᱟᱜ ᱨᱚᱠᱚᱢ ᱛᱟᱦᱮᱸ ᱠᱟᱱ ᱛᱤᱧᱟ ᱤᱧᱤᱧ ᱧᱮᱞᱮᱫ ᱠᱚ ᱛᱟᱦᱮᱸᱫ ᱡᱟᱦᱟᱸᱭ ᱡᱩᱫᱤ ᱮᱱᱮᱡ ᱥᱮᱨᱮᱧ ᱠᱟᱛᱮᱫ ᱮ ᱯᱚᱭᱥᱟᱭ ᱨᱳᱡᱽᱜᱟᱨ ᱫᱟᱲᱮᱭᱟᱜᱼᱟ ᱛᱟᱦᱞᱮ ᱤᱧ ᱫᱚ ᱚᱱᱟ ᱞᱚᱞᱚ ᱥᱤᱛᱩᱝ ᱵᱟᱹᱭᱦᱟᱹᱲ ᱨᱮᱫᱚ ᱪᱮᱫᱟᱜ ᱤᱧ ᱠᱷᱟᱴᱟᱜᱼᱟ ᱢᱟᱱᱮ ᱠᱤᱪᱷᱩ ᱥᱮᱨᱢᱟ ᱢᱟᱲᱟᱝ ᱨᱮ ᱯᱟᱸᱪ ᱪᱷᱚ ᱱᱩᱭ ᱫᱤᱠᱩ ᱜᱤᱫᱽᱨᱟᱹᱧ ᱫᱟᱞᱮ ᱛᱟᱠᱚᱣᱟᱭᱟ ᱠᱤᱪᱷᱩ ᱢᱟᱱᱮ ᱪᱷᱚ ᱥᱟᱛ ᱵᱚᱪᱷᱚᱨ ᱨᱮᱱᱟᱜ ᱠᱟᱛᱷᱟᱧ ᱢᱮᱱᱮᱫ ᱛᱟᱵᱚᱱᱟ ᱤᱧ ᱦᱚᱸ ᱠᱟᱡᱟᱠ ᱤᱧ ᱠᱟᱹᱢᱤ ᱟᱠᱟᱫ ᱛᱟᱵᱚᱱᱟ ᱞᱚᱞᱚ ᱥᱤᱛᱩᱝ ᱨᱮ ᱮᱢᱚᱱ ᱠᱳᱱᱳ ᱠᱟᱹᱢᱤ ᱵᱟᱹᱱᱩᱜᱼᱟ ᱡᱮ ᱵᱟᱹᱧ ᱠᱟᱹᱢᱤ ᱟᱠᱟᱫᱟ ᱚᱱᱠᱟ ᱯᱚᱨᱤᱥᱛᱷᱤᱛᱤ ᱨᱤᱧ ᱛᱟᱦᱮᱸ ᱠᱟᱱᱟ ᱦᱮᱸ ᱥᱮ ᱟᱫᱚ ᱩᱱ ᱥᱚᱢᱚᱭ ᱧᱮᱞ ᱟᱠᱟᱫ ᱠᱚᱣᱟ ᱟᱵᱚ ᱥᱟᱱᱛᱟᱲ ᱡᱩᱫᱤ ᱢᱚᱬᱮ ᱦᱚᱲ ᱢᱤᱫᱴᱮᱱ ᱯᱷᱮᱢᱮᱞᱤ ᱨᱮᱠᱚ ᱛᱟᱦᱮᱱ ᱠᱷᱟᱱ ᱯᱩᱱ ᱦᱚᱲ ᱵᱚᱱ ᱠᱟᱹᱢᱤᱭᱟ ᱢᱤᱫ ᱦᱚᱲ ᱚᱲᱟᱜ ᱨᱮ ᱫᱩᱲᱩᱵ ᱠᱟᱛᱮᱫ ᱮ ᱡᱚᱢᱟ ᱦᱮᱸᱥᱮ ᱮᱱᱛᱮ ᱨᱮᱦᱚᱸ ᱴᱟᱠᱟ ᱯᱩᱭᱥᱟᱹ ᱵᱟᱵᱚᱱ ᱫᱚᱦᱚ ᱫᱟᱲᱮᱭᱟᱜᱼᱟ ᱱᱚᱣᱟ ᱜᱮ ᱡᱩᱫᱤ ᱫᱤᱠᱩ ᱴᱷᱮᱱ ᱦᱩᱭᱩᱜᱼᱟ ᱵᱟᱨ ᱦᱚᱲ ᱠᱤᱱ ᱠᱟᱹᱢᱤᱭᱟ ᱯᱮ ᱦᱚᱲ ᱫᱚ ᱫᱩᱲᱩᱵ ᱠᱟᱛᱮ ᱠᱚ ᱡᱚᱢᱟ ᱮᱱᱛᱮ ᱨᱮᱦᱚᱸ ᱩᱱᱠᱩ ᱫᱚᱠᱚ ᱨᱳᱡᱽᱜᱟᱨ ᱫᱟᱲᱮᱭᱟᱜᱼᱟ ᱥᱮᱠᱚ ᱫᱚᱦᱚ ᱫᱟᱲᱮᱭᱟᱜ ᱠᱟᱱᱟ ᱱᱚᱣᱟ ᱫᱚ ᱪᱮᱫᱟᱜ ᱟᱫᱚ ᱱᱚᱜᱼᱚᱱᱟ ᱤᱧᱟᱹᱜ ᱵᱚᱦᱚᱜ ᱨᱮ ᱵᱚᱞᱚᱭᱮᱱᱟ ᱟᱞᱮ ᱵᱚᱨᱫᱷᱚᱢᱟᱱ ᱡᱟᱦᱟᱸ ᱵᱟᱡᱟᱨ ᱠᱟᱱᱟ ᱚᱸᱰᱮᱧ ᱧᱮᱞᱮᱫ ᱠᱚᱣᱟ ᱫᱤᱠᱩ ᱠᱟᱡᱟᱠ ᱴᱳᱴᱳ ᱠᱚ ᱪᱟᱞᱟᱣᱮᱫᱼᱟ ᱦᱮᱸᱪᱮ ᱟᱫᱚ ᱢᱤᱫᱴᱮᱱ ᱢᱟᱨᱟᱝ ᱵᱟ ᱞᱮᱠᱟᱨ ᱦᱚᱲᱤᱧ ᱠᱩᱞᱤᱭᱮ ᱠᱟᱱᱟ ᱫᱤᱠᱩᱛᱮ ᱟᱫᱚ ᱥᱟᱱᱛᱟᱲ ᱛᱮᱜᱮᱧ ᱢᱮᱱᱮᱫ ᱛᱟᱵᱚᱱᱟ ᱚᱱᱟ ᱫᱚ ᱢᱮᱛᱟᱭ ᱠᱟᱹᱱᱟᱹᱧ ᱮ ᱢᱟᱨᱟᱝ ᱵᱟ ᱱᱚᱜᱼᱚᱭ ᱡᱮ ᱴᱳᱴᱳ ᱯᱮ ᱪᱟᱞᱟᱣᱮᱫ ᱠᱟᱱ ᱱᱚᱣᱟ ᱫᱚ ᱟᱢᱟᱜ ᱠᱟᱱᱟ ᱥᱮ ᱛᱤᱱᱟᱹᱜ ᱠᱟᱛᱮ ᱨᱳᱡᱽᱜᱟᱨ ᱦᱩᱭᱩᱜᱼᱟ ᱟᱫᱚ ᱢᱮᱱᱫᱟ ᱮ ᱵᱟᱹᱵᱩ ᱱᱚᱣᱟ ᱫᱚ ᱤᱧᱟᱹᱜ ᱫᱚᱭᱟ ᱵᱟᱝ ᱠᱟᱱᱟ ᱱᱚᱣᱟ ᱫᱚ ᱵᱷᱟᱲᱟ ᱛᱮ ᱧᱟᱢᱚᱜᱼᱟ ᱟᱨ ᱩᱱᱤ ᱵᱷᱟᱲᱟ ᱢᱟᱹᱞᱤᱠ ᱛᱤᱱᱥᱚ ᱴᱟᱠᱟ ᱮᱢᱟᱭ ᱦᱩᱭᱩᱜᱼᱟ ᱥᱟᱨᱟ ᱫᱤᱱ ᱨᱮ ᱟᱨ ᱵᱟᱹᱠᱤ ᱡᱟᱦᱟᱸ ᱴᱟᱠᱟ ᱛᱟᱦᱮᱱᱟ ᱚᱱᱟ ᱫᱚ ᱟᱢᱟᱜ ᱟᱫᱚᱧ ᱢᱮᱛᱟᱭ ᱠᱟᱱᱟ ᱮ ᱢᱟᱨᱟᱝ ᱵᱟ ᱛᱟᱦᱞᱮ ᱛᱤᱱᱟᱹᱜ ᱠᱟᱛᱮ ᱥᱟᱨᱮᱡᱚᱜ ᱠᱟᱱ ᱛᱟᱢᱟ ᱟᱫᱚᱭ ᱢᱮᱱᱫᱟ ᱪᱟᱨᱥᱚ ᱯᱟᱸᱪᱥᱚ ᱡᱚᱠᱷᱚᱱ ᱱᱚᱣᱟ ᱠᱟᱛᱷᱟᱭ ᱢᱮᱱ ᱠᱮᱫᱟ ᱤᱧ ᱫᱚ ᱛᱟᱦᱞᱮ ᱪᱮᱫᱟᱜ ᱱᱚᱣᱟ ᱟᱹᱲᱟᱹᱭᱥᱚ ᱴᱟᱠᱟ ᱞᱟᱹᱜᱤᱫ ᱫᱚ ᱥᱤᱛᱩᱝ ᱨᱮᱫᱚᱧ ᱠᱷᱟᱴᱟᱣ ᱜᱚᱡᱚᱜᱼᱟ ᱢᱟᱨᱟᱝ ᱵᱟ ᱤᱧ ᱦᱚᱸ ᱜᱟᱯᱟ ᱠᱷᱚᱡ ᱫᱚ ᱴᱳᱴᱳ ᱡᱚᱜᱟᱲᱤᱧ ᱛᱟᱞᱟᱝ ᱢᱮ ᱦᱮᱸ ᱪᱮ ᱟᱫᱚᱭ ᱢᱮᱱᱫᱟ ᱴᱷᱤᱠ ᱜᱮᱭᱟ ᱛᱟᱦᱞᱮ ᱜᱟᱯᱟ ᱦᱤᱡᱩᱜ ᱢᱮ ᱫᱚᱥᱟᱨ ᱦᱤᱞᱳᱜ ᱤᱧ ᱪᱟᱞᱟᱣ ᱟᱠᱟᱱᱟ ᱵᱚᱨᱫᱷᱚᱢᱟᱱ ᱢᱤᱫᱴᱮᱱ ᱴᱳᱴᱳ ᱠᱚ ᱮᱢ ᱟᱠᱟᱫᱤᱧᱟ ᱮᱠᱫᱚᱢ ᱯᱨᱚᱛᱷᱚᱢ ᱫᱤᱱ ᱨᱮᱜᱮ ᱱᱚᱥᱚ ᱴᱟᱠᱟ ᱦᱩᱭᱮᱱ ᱛᱤᱧᱟ ᱢᱟᱹᱞᱤᱠ ᱤᱧ ᱮᱢᱟᱫᱮᱭᱟ ᱯᱮ ᱥᱚ ᱴᱟᱠᱟ ᱵᱟᱹᱠᱤ ᱛᱟᱦᱮᱸᱭᱮᱱᱟ ᱪᱷᱚ ᱥᱚ ᱴᱟᱠᱟ ᱠᱟᱡᱟᱠ ᱤᱧ ᱨᱟᱹᱥᱠᱟᱹᱭᱮᱱᱟ ᱢᱮᱱᱫᱟᱹᱧ ᱢᱤᱫ ᱫᱤᱱ ᱨᱮᱜᱮ ᱪᱷᱚ ᱥᱚ ᱴᱟᱠᱟ ᱵᱟᱹᱭᱦᱟᱹᱲ ᱨᱤᱧ ᱜᱚᱡᱚᱜ ᱠᱟᱱ ᱛᱟᱦᱮᱸᱫ ᱠᱟᱹᱢᱤ ᱠᱟᱹᱢᱤᱛᱮ ᱛᱮᱦᱮᱧ ᱠᱷᱚᱱ ᱫᱚ ᱠᱟᱹᱢᱤ ᱠᱚᱫᱚᱧ ᱵᱚᱱᱫᱟ ᱛᱮᱦᱮᱧ ᱠᱷᱚᱱ ᱫᱚ ᱴᱳᱴᱳ ᱜᱤᱧ ᱪᱟᱞᱟᱣᱟ ᱫᱤᱱᱟᱹᱢ ᱫᱤᱱ ᱱᱚᱝᱠᱟ ᱜᱤᱧ ᱪᱟᱞᱟᱣ ᱛᱟᱵᱚᱱᱟ ᱯᱟᱸᱪᱥᱚ ᱪᱷᱚᱥᱚ ᱴᱟᱠᱟ ᱠᱟᱛᱮᱫ ᱦᱩᱭᱩᱜ ᱛᱤᱧᱟ ᱠᱟᱡᱟᱠ ᱤᱧ ᱨᱟᱹᱥᱠᱟᱹᱜᱼᱟ ᱢᱤᱫ ᱫᱤᱱ ᱫᱚ ᱱᱚᱝᱠᱟ ᱟᱠᱟᱱᱟ ᱴᱷᱤᱠ ᱥᱤᱧ ᱢᱟᱨᱥᱟᱞ ᱵᱟᱨᱚᱴᱟ ᱮᱠᱴᱟ ᱵᱟᱡᱟᱜ ᱠᱟᱱᱟ ᱛᱤᱠᱤᱱ ᱵᱟᱹᱧ ᱵᱟᱲᱟᱭᱟ ᱮᱱᱦᱤᱞᱳᱜ ᱫᱚ ᱵᱷᱟᱜᱽᱜᱚ ᱵᱷᱟᱹᱜᱤ ᱛᱟᱦᱮᱸ ᱠᱟᱱ ᱛᱤᱧᱟ ᱥᱮ ᱪᱮᱫ ᱵᱟᱨᱚᱴᱟ ᱮᱠᱴᱟ ᱢᱚᱫᱽᱫᱷᱮ ᱨᱮᱜᱮ ᱤᱧ ᱫᱚ ᱵᱟᱨᱚᱥᱚ ᱴᱟᱠᱟᱧ ᱤᱱᱠᱟᱢ ᱟᱠᱟᱫ ᱛᱟᱵᱚᱱᱟ ᱛᱟᱨ ᱢᱟᱱᱮ ᱢᱟᱹᱞᱤᱠ ᱤᱧ ᱮᱢᱟᱭᱟ ᱯᱮ ᱥᱚ ᱴᱟᱠᱟ ᱵᱟᱹᱠᱤ ᱤᱧᱟᱹᱜ ᱛᱟᱦᱮᱱᱟ ᱦᱮᱸ ᱥᱮ ᱠᱟᱡᱟᱠ ᱤᱧ ᱨᱟᱹᱥᱠᱟᱹᱜ ᱠᱟᱱᱟ ᱟᱫᱚᱧ ᱢᱮᱱᱫᱟ ᱛᱮᱦᱮᱧ ᱫᱚ ᱟᱨ ᱴᱳᱴᱳ ᱠᱚᱫᱚ ᱵᱟᱹᱧ ᱪᱟᱞᱟᱣᱟ ᱛᱮᱦᱮᱧ ᱫᱚ ᱢᱟᱹᱞᱤᱠ ᱴᱳᱴᱳᱧ ᱮᱢᱟᱭ ᱛᱮ ᱚᱲᱟᱜ ᱤᱧ ᱪᱟᱞᱟᱜᱼᱟ ᱟᱨ ᱢᱮᱨᱚᱢ ᱡᱤᱞ ᱤᱧ ᱠᱤᱨᱤᱧ ᱤᱫᱤᱭᱟ ᱱᱚᱜᱼᱚᱱᱟ ᱟᱥᱟ ᱠᱟᱛᱮᱫ ᱢᱟᱹᱞᱤᱠᱟᱜ ᱚᱲᱟᱜ ᱨᱮ ᱡᱚᱠᱷᱚᱱ ᱴᱳᱴᱳ ᱫᱚᱦᱚ ᱦᱚᱴᱚᱧ ᱪᱟᱞᱟᱜ ᱠᱟᱱᱟ ᱴᱷᱤᱠ ᱩᱱ ᱥᱚᱢᱚᱭ ᱜᱮ ᱢᱤᱫᱴᱮᱱ ᱠᱩᱲᱤ ᱫᱤᱠᱩ ᱠᱩᱲᱤ ᱠᱟᱱᱟᱭ ᱱᱚᱝᱠᱟ ᱠᱟᱛᱮᱫ ᱛᱤ ᱛᱩᱞ ᱟᱹᱫᱤᱧᱟ ᱛᱟᱨ ᱢᱟᱱᱮ ᱩᱱᱤ ᱴᱳᱴᱳ ᱛᱮ ᱚᱠᱟ ᱪᱚᱭ ᱪᱟᱞᱟᱜ ᱞᱟᱹᱜᱤᱫ ᱟᱫᱚᱧ ᱢᱮᱛᱟ ᱫᱮᱭᱟ ᱫᱤᱠᱩ ᱛᱤᱧ ᱠᱩᱞᱤ ᱠᱮᱫᱮᱭᱟ ᱟᱫᱚ ᱚᱱᱟ ᱫᱚ ᱥᱟᱱᱛᱟᱲ ᱛᱮᱜᱤᱧ ᱞᱟᱹᱭᱮᱫ ᱛᱟᱵᱚᱱᱟ ᱢᱮᱛᱟᱭ ᱠᱟᱹᱱᱟᱹᱧ ᱦᱮᱸ ᱫᱤᱫᱤ ᱞᱟᱹᱭ ᱢᱮ ᱚᱠᱟᱢ ᱪᱟᱞᱟᱜᱼᱟ ᱟᱫᱚ ᱤᱧ ᱡᱟᱦᱟᱸ ᱨᱮ ᱴᱳᱴᱳ ᱫᱚᱦᱚᱧ ᱪᱟᱞᱟᱜ ᱠᱟᱱᱟ ᱮᱠᱫᱚᱢ ᱚᱱᱟ ᱥᱩᱨ ᱨᱮᱜᱮᱭ ᱪᱟᱞᱟᱜ ᱠᱟᱱᱟ ᱟᱫᱚ ᱤᱧᱟᱹᱜ ᱦᱚᱸ ᱮᱱᱦᱤᱞᱳᱜ ᱫᱚ ᱵᱟᱨᱚᱥᱚ ᱴᱟᱠᱟ ᱨᱮᱱᱟᱜ ᱜᱚᱨᱚᱢ ᱟᱫᱚᱧ ᱢᱮᱛᱟᱭ ᱠᱟᱱᱟ ᱚᱸᱰᱮ ᱡᱩᱫᱤᱢ ᱪᱟᱞᱟᱜᱼᱟ ᱛᱟᱦᱚᱞᱮ ᱯᱚᱧᱪᱟᱥ ᱴᱟᱠᱟ ᱞᱟᱜᱟᱜᱼᱟ ᱟᱫᱚ ᱯᱟᱥᱮᱡ ᱠᱤᱥᱟᱹᱬ ᱚᱲᱟᱜ ᱨᱮᱱ ᱠᱩᱲᱤᱭ ᱛᱟᱦᱮᱸ ᱠᱟᱱᱟ ᱢᱮᱱᱫᱟᱭ ᱴᱷᱤᱠ ᱜᱮᱭᱟᱧ ᱮᱢᱟᱢᱟ ᱛᱟᱦᱚᱞᱮ ᱟᱨᱚᱧ ᱨᱟᱹᱥᱠᱟᱹᱭᱮᱱᱟ ᱥᱟᱲᱮ ᱵᱟᱨᱚᱥᱚ ᱴᱟᱠᱟ ᱦᱩᱭᱩᱜ ᱛᱤᱧᱟ ᱛᱟᱨ ᱢᱟᱱᱮ ᱪᱮᱫ ᱡᱤᱞ ᱥᱚᱸᱜᱮ ᱢᱤᱫᱴᱮᱱ ᱴᱷᱟᱱᱰᱟᱧ ᱤᱫᱤᱭᱟ ᱢᱮᱱᱫᱚ ᱥᱯᱨᱟᱭᱤᱴ ᱵᱟᱠᱷᱟᱡ ᱠᱳᱠᱟ ᱠᱳᱞᱟᱧ ᱤᱫᱤᱭᱟ ᱡᱚᱢᱟᱞᱮ ᱱᱚᱜᱼᱚ ᱱᱟ ᱠᱚ ᱪᱤᱱᱛᱟᱹ ᱵᱷᱟᱵᱽᱱᱟ ᱠᱟᱛᱮᱫ ᱩᱱᱤ ᱠᱩᱲᱤ ᱛᱟᱭᱚᱢ ᱨᱤᱧ ᱫᱮᱡ ᱠᱮᱫᱮᱭᱟ ᱴᱳᱴᱳ ᱡᱚᱠᱷᱚᱱ ᱠᱤᱪᱷᱩᱴᱟᱧ ᱞᱟᱜᱟ ᱤᱫᱤ ᱟᱠᱟᱫᱟ ᱞᱟᱦᱟ ᱥᱮᱫ ᱛᱟᱭᱚᱢ ᱥᱮᱫ ᱡᱚᱠᱷᱚᱱᱤᱧ ᱠᱚᱭᱚᱜ ᱠᱮᱫᱮᱭᱟ ᱧᱮᱞᱮ ᱠᱟᱹᱱᱟᱹᱧ ᱩᱱᱤ ᱠᱩᱲᱤ ᱫᱚ ᱵᱟᱝ ᱫᱩᱲᱩᱵ ᱠᱟᱛᱮᱫ ᱚᱱᱟ ᱛᱟᱭᱚᱢ ᱥᱤᱴ ᱨᱮᱭ ᱜᱤᱛᱤᱡ ᱮᱱᱟ ᱦᱮᱸᱪᱮ ᱟᱫᱚᱧ ᱢᱮᱱᱫᱟ ᱡᱚᱛᱚ ᱦᱚᱲ ᱫᱩᱲᱩᱵ ᱠᱟᱛᱮᱫ ᱠᱚ ᱪᱟᱞᱟᱜᱼᱟ ᱱᱩᱭ ᱫᱚ ᱜᱤᱛᱤᱡ ᱠᱟᱛᱮᱫ ᱫᱚ ᱪᱮᱫᱟᱜ ᱮ ᱪᱟᱞᱟᱜ ᱠᱟᱱᱟ ᱤ ᱵᱟᱵᱟ ᱪᱤᱠᱟᱭᱮᱱᱟᱭ ᱥᱮ ᱪᱮᱫ ᱮᱠᱫᱚᱢ ᱥᱟᱭᱤᱰ ᱨᱮ ᱴᱳᱴᱳᱧ ᱛᱤᱸᱜᱩ ᱜᱚᱫ ᱠᱮᱫᱟ ᱥᱮᱱ ᱠᱟᱛᱮ ᱡᱚᱠᱷᱚᱱᱤᱧ ᱦᱚᱦᱚᱣᱟᱭ ᱠᱟᱱᱟ ᱮ ᱫᱤᱫᱤ ᱫᱤᱫᱤ ᱚᱠᱟᱨᱮ ᱫᱤᱫᱤ ᱫᱚᱭ ᱨᱚᱲ ᱢᱟ ᱩᱱᱤ ᱢᱟᱢ ᱚᱜᱽᱜᱭᱟᱱ ᱟᱠᱟᱱ ᱟᱫᱚᱧ ᱢᱮᱱᱫᱟ ᱛᱟᱦᱞᱮ ᱱᱤᱛᱚᱜ ᱫᱚ ᱪᱮᱫ ᱤᱧ ᱪᱤᱠᱟᱹᱭᱟ ᱴᱮᱱᱥᱮᱱ ᱮᱦᱚᱵ ᱮᱱ ᱛᱤᱧᱟ ᱵᱟᱝ ᱫᱚ ᱩᱱᱤ ᱠᱩᱲᱤ ᱨᱟᱥᱛᱟ ᱫᱷᱟᱨᱮ ᱨᱤᱧ ᱜᱤᱰᱤ ᱦᱚᱴᱚ ᱫᱟᱲᱮᱣᱟᱭ ᱠᱟᱱ ᱵᱟᱝ ᱫᱚ ᱮᱴᱟᱜ ᱥᱮᱫ ᱤᱧ ᱤᱫᱤ ᱫᱟᱲᱮᱣᱟᱭ ᱠᱟᱱ ᱟᱫᱚ ᱢᱚᱱᱮ ᱢᱚᱱᱮ ᱛᱮᱫᱚᱧ ᱜᱚᱴᱟ ᱠᱮᱜᱼᱟ ᱛᱮᱦᱮᱧ ᱫᱚ ᱯᱟᱥᱮᱡ ᱚᱱᱟ ᱠᱟᱹᱥᱤ ᱡᱤᱞ ᱡᱚᱢ ᱠᱚᱫᱚ ᱵᱟᱝ ᱦᱩᱭᱩᱜᱼᱟ ᱫᱮᱞᱟ ᱱᱩᱭ ᱜᱮ ᱛᱮᱦᱮᱧ ᱫᱚ ᱞᱟᱦᱟ ᱰᱟᱠᱛᱟᱨ ᱚᱲᱟᱜ ᱨᱤᱧ ᱤᱫᱤ ᱞᱟᱭ ᱜᱮ ᱟᱫᱚ ᱢᱤᱫᱴᱮᱱ ᱰᱟᱠᱛᱟᱨ ᱪᱮᱢᱵᱟᱨ ᱨᱮ ᱩᱱᱤ ᱠᱩᱲᱤᱧ ᱤᱫᱤ ᱠᱮᱫᱮᱭᱟ ᱰᱟᱠᱛᱟᱨ ᱠᱩᱞᱤ ᱠᱩᱞᱤᱧ ᱠᱟᱱᱟ ᱢᱤᱛᱟᱹᱧ ᱠᱟᱱᱟ ᱠᱚ ᱮᱨ ᱱᱟᱢ ᱠᱤ ᱟᱫᱚ ᱤᱧ ᱫᱩᱧ ᱢᱮᱛᱟᱭ ᱠᱟᱱᱟ ᱟᱢᱤ ᱠᱤ ᱠᱚᱨᱮ ᱡᱟᱱᱤ ᱦᱮᱸ ᱪᱮ ᱢᱮᱱᱫᱟ ᱛᱩᱢᱤ ᱞᱤᱭᱮ ᱮᱥᱪᱚ ᱡᱟᱱᱚ ᱱᱟ ᱢᱮᱱᱫᱟ ᱱᱟ ᱛᱟ ᱢᱮᱱᱫᱟ ᱛᱩᱢᱟᱨ ᱱᱟᱢ ᱠᱤ ᱟᱫᱚᱧ ᱢᱮᱛᱟ ᱫᱮᱭᱟ ᱵᱟᱵᱞᱩ ᱦᱟᱸᱥᱫᱟ ᱤᱧᱟᱹᱜ ᱧᱩᱛᱩᱢ ᱛᱮ ᱩᱱᱤ ᱠᱩᱲᱤ ᱠᱚ ᱵᱷᱚᱨᱛᱤ ᱠᱮᱫᱮᱭᱟ ᱪᱮᱢᱵᱟᱨ ᱨᱮ ᱰᱟᱠᱛᱟᱨ ᱯᱚᱨᱤᱠᱠᱷᱟ ᱠᱟᱛᱮ ᱮ ᱧᱮᱞ ᱠᱮᱫᱟ ᱨᱤᱯᱳᱨᱴ ᱮ ᱟᱹᱜᱩ ᱠᱮᱫᱟ ᱦᱮᱸ ᱪᱮ ᱠᱚᱢᱯᱟᱣᱩᱱᱰᱟᱨ ᱦᱮᱡ ᱠᱟᱛᱮ ᱤᱧ ᱮ ᱢᱤᱛᱟᱹᱧ ᱠᱟᱱᱟ ᱪᱮᱫ ᱚᱱᱟ ᱨᱤᱯᱳᱨᱴ ᱥᱟᱵ ᱠᱟᱛᱮ ᱤᱧ ᱴᱷᱮᱱ ᱦᱮᱡ ᱟᱠᱟᱱᱟ ᱠᱚᱢᱯᱟᱣᱩᱱᱰᱟᱨ ᱢᱤᱛᱟᱹᱧ ᱠᱟᱱᱟᱭ ᱫᱟᱫᱟ ᱠᱚᱝᱜᱽᱨᱟᱪᱩᱞᱮᱥᱚᱱᱥ ᱟᱯᱱᱤ ᱵᱟᱵᱟ ᱦᱚᱛᱮ ᱪᱚᱞᱮᱪᱷᱮᱱ

ᱟᱫᱚ ᱢᱮᱱᱫᱟ ᱫᱚ ᱰᱟᱠᱛᱟᱨ ᱠᱟᱱᱟᱭ ᱥᱮ ᱪᱤᱞᱤ ᱠᱟᱱᱟᱭ ᱠᱩᱴᱟᱹᱢᱤᱭᱟᱹᱧ ᱦᱟᱸᱜ ᱞᱟᱦᱟᱨᱮ ᱫᱩᱲᱩᱵ ᱠᱟᱛᱮ ᱴᱚᱴᱚᱧ ᱪᱟᱞᱟᱣᱮᱫ ᱛᱟᱦᱮᱸᱫ ᱱᱚᱣᱟᱴᱟᱜ ᱫᱚ ᱚᱠᱚᱭ ᱪᱚᱠᱚ ᱪᱟᱞᱟᱣ ᱟᱠᱟᱫ ᱵᱟᱹᱧ ᱵᱟᱲᱟᱭᱟ ᱟᱫᱚᱧ ᱢᱮᱱᱫᱟ ᱡᱟᱦᱟᱸ ᱞᱮᱠᱟᱭᱮᱱ ᱜᱮ ᱥᱮᱱ ᱠᱟᱛᱮ ᱠᱩᱲᱤᱧ ᱵᱮᱨᱮᱫ ᱞᱟᱭ ᱜᱮ ᱛᱚᱵᱮ ᱩᱱᱤ ᱜᱮ ᱦᱟᱸᱜ ᱴᱷᱤᱠᱟ ᱮᱠᱫᱚᱢᱤᱧ ᱪᱟᱞᱟᱣ ᱟᱠᱟᱱᱟ ᱠᱩᱲᱤ ᱴᱷᱮᱱ ᱢᱮᱛᱟᱭ ᱠᱟᱱᱟ ᱮ ᱫᱤᱫᱤ ᱵᱮᱨᱮᱫ ᱢᱮᱱᱟ ᱫᱤᱫᱤ ᱟᱢ ᱡᱟᱶᱟᱭ ᱫᱚ ᱚᱠᱚᱭ ᱠᱟᱱᱟ ᱩᱱᱤ ᱦᱚᱸ ᱚᱠᱟ ᱞᱮᱠᱟ ᱪᱚᱭ ᱫᱤᱥᱟᱹ ᱠᱮᱫ ᱚᱜᱽᱜᱟᱱ ᱜᱷᱳᱨ ᱨᱮᱜᱮᱭ ᱢᱮᱛᱟᱫ ᱮᱠᱫᱚᱢᱮ ᱢᱮᱱ ᱠᱮᱜᱼᱟ ᱤᱧ ᱡᱟᱶᱟᱭ ᱤᱧ ᱡᱟᱶᱟᱭ ᱢᱟᱢ ᱟᱢ ᱠᱟᱱ ᱮᱦᱚᱵ ᱮᱱ ᱛᱤᱧᱟ ᱰᱚᱵᱚᱞ ᱴᱮᱱᱥᱮᱱ ᱫᱤᱥᱟᱹᱭᱮᱫᱤᱧ ᱱᱤᱛᱚᱜ ᱫᱚ ᱠᱟᱹᱥᱤ ᱡᱤᱞᱤᱧ ᱤᱫᱤᱭᱟ ᱥᱮ ᱤᱧ ᱜᱮᱠᱚ ᱠᱟᱹᱥᱤᱧᱟ ᱢᱟᱱᱮ ᱱᱚᱣᱟ ᱫᱚ ᱴᱮᱱᱥᱮᱱ ᱪᱮᱛᱟᱱ ᱴᱮᱱᱥᱮᱱ ᱮᱦᱚᱵ ᱮᱱ ᱛᱤᱧᱟ ᱮᱠᱫᱚᱢ ᱰᱟᱠᱛᱟᱨ ᱫᱟᱠᱟ ᱵᱟᱹᱫᱽ ᱡᱚᱠᱷᱚᱱ ᱟᱹᱞᱤᱧ ᱢᱟᱱᱮ ᱞᱟᱹᱲᱦᱟᱹᱭ ᱞᱮᱠᱟᱞᱤᱧ ᱮᱦᱚᱵ ᱟᱠᱟᱱᱟ ᱫᱤᱫᱤ ᱢᱟ ᱥᱟᱹᱨᱤ ᱠᱟᱛᱷᱟ ᱞᱟᱹᱭ ᱢᱮ ᱚᱠᱚᱭ ᱠᱟᱱᱟᱭ ᱮᱠᱫᱚᱢ ᱵᱟᱭ ᱨᱚᱲᱮᱜᱼᱟ ᱰᱟᱠᱛᱟᱨ ᱫᱚᱭ ᱢᱮᱱᱫᱟ ᱯᱟᱥᱮᱡ ᱱᱩᱭ ᱠᱟᱱ ᱜᱮᱭᱟᱭ ᱰᱟᱠᱛᱟᱨ ᱫᱟᱜᱟ ᱵᱩᱡᱷᱮ ᱪᱤᱠᱟᱹ ᱠᱮᱫᱟ ᱯᱩᱞᱤᱥᱮ ᱯᱷᱳᱱ ᱟᱫ ᱠᱚᱣᱟ ᱮᱠᱫᱚᱢ ᱯᱩᱞᱤᱥ ᱠᱚ ᱦᱮᱡ ᱮᱱᱟ ᱮᱦᱚᱵ ᱮᱱ ᱛᱤᱧᱟ ᱟᱨᱚ ᱰᱚᱵᱚᱞ ᱴᱮᱱᱥᱮᱱ ᱱᱤᱛᱚᱜ ᱫᱚᱧ ᱢᱮᱱᱫᱟ ᱵᱤᱱᱟᱹ ᱫᱳᱥ ᱛᱮᱜᱮ ᱨᱚᱝᱜᱚᱨ ᱯᱤᱴᱷᱟᱹ ᱫᱚᱠᱚ ᱡᱚᱢ ᱦᱚᱪᱚ ᱠᱤᱫᱤᱧᱟ ᱦᱮᱸ ᱪᱮ ᱮᱠᱫᱚᱢ ᱯᱩᱞᱤᱥ ᱠᱚ ᱢᱮᱱᱮᱜᱼᱟ ᱮᱭ ᱪᱮᱫ ᱪᱤᱠᱟᱹ ᱟᱠᱟᱱᱟ ᱞᱟᱹᱭ ᱢᱮ ᱢᱤᱫᱴᱮᱱ ᱯᱩᱴᱩᱨ ᱵᱚᱦᱚᱜ ᱮ ᱦᱮᱡ ᱟᱠᱟᱱᱟ ᱟᱫᱚᱧ ᱢᱮᱛᱟᱭ ᱠᱟᱱᱟ ᱮ ᱫᱟᱫᱟ ᱠᱷᱟᱹᱨᱟᱹᱭ ᱵᱚᱦᱚᱜ ᱯᱩᱞᱤᱥ ᱤᱧ ᱫᱩᱧ ᱵᱟᱝ ᱠᱟᱱᱟ ᱟᱯᱟᱛ ᱫᱚ ᱢᱮᱱᱟ ᱮᱸᱜᱟᱢᱮᱢ ᱵᱟᱢ ᱠᱟᱱᱟ ᱵᱟᱭᱟ ᱱᱚᱜᱼᱚ ᱱᱟ ᱠᱚᱯᱮ ᱪᱟᱞᱟᱣ ᱮᱫᱟ ᱪᱮᱫ ᱮᱢ ᱪᱤᱠᱟᱹ ᱢᱮᱱᱟ ᱴᱳᱴᱳ ᱴᱳᱴᱳ ᱜᱟᱹᱰᱤᱢ ᱪᱟᱞᱟᱣ ᱠᱟᱫᱟ ᱱᱚᱣᱟ ᱜᱟᱹᱰᱤ ᱫᱚ ᱚᱠᱚᱭ ᱪᱟᱞᱟᱣ ᱟᱠᱟᱫᱟ ᱢᱮᱱᱟ ᱤᱧ ᱫᱚ ᱪᱤᱠᱟᱹᱧ ᱵᱟᱲᱟᱭᱟ ᱮᱠᱫᱚᱢ ᱠᱚ ᱥᱟᱵ ᱤᱫᱤ ᱠᱤᱫᱤᱧᱟ ᱦᱚᱥᱯᱤᱴᱟᱞ ᱰᱤᱮᱱᱮ ᱯᱚᱨᱤᱠᱷᱟ ᱦᱩᱭᱩᱜᱼᱟ ᱡᱮ ᱩᱱᱤᱭᱟᱜ ᱞᱟᱡ ᱨᱮ ᱚᱠᱚᱭ ᱨᱮᱱ ᱜᱤᱫᱽᱨᱟᱹ ᱢᱮᱱᱟᱭ ᱟᱠᱟᱫᱮᱭᱟ ᱦᱮᱸ ᱪᱮ ᱦᱟᱹᱱᱤᱭᱟᱜ ᱢᱟᱭᱟᱝ ᱦᱚᱸᱠᱚ ᱦᱟᱛᱟᱣ ᱠᱮᱫᱟ ᱤᱧᱟᱹᱜ ᱢᱟᱭᱟᱝ ᱦᱚᱸᱠᱚ ᱦᱟᱛᱟᱣ ᱠᱮᱫᱟ ᱠᱟᱰᱟ ᱠᱟᱰᱟ ᱥᱤᱨᱤᱧ ᱤᱧᱡᱮᱠᱥᱮᱱ ᱛᱮ ᱱᱚᱛᱮ ᱠᱷᱚᱡ ᱠᱚ ᱦᱟᱛᱟᱣ ᱠᱮᱫ ᱛᱤᱧᱟ ᱦᱮᱸ ᱪᱮ ᱟᱫᱚ ᱰᱟᱠᱛᱟᱨ ᱠᱚ ᱯᱚᱨᱤᱠᱷᱟ ᱠᱮᱫᱟ ᱵᱟᱝᱢᱟ ᱠᱟᱛᱷᱟᱭ ᱩᱱᱤ ᱠᱩᱲᱤᱭᱟᱜ ᱞᱟᱡ ᱨᱮ ᱡᱟᱦᱟᱸᱭ ᱜᱤᱫᱽᱨᱟᱹ ᱢᱮᱱᱟᱭ ᱟᱠᱟᱫᱮ ᱩᱱᱤ ᱫᱚ ᱤᱧ ᱨᱮᱱ ᱫᱚᱭ ᱵᱟᱝ ᱠᱟᱱᱟ ᱛᱚ ᱥᱟᱹᱨᱤ ᱜᱮᱢᱟ ᱤᱧ ᱨᱮᱱ ᱢᱟᱭ ᱵᱟᱝ ᱠᱟᱱ ᱤᱧ ᱢᱟ ᱴᱳᱴᱳ ᱪᱟᱞᱟᱣᱤᱡ ᱠᱟᱹᱱᱟᱹᱧ ᱛᱚᱵᱮ ᱤᱧᱟᱹᱜ ᱨᱤᱯᱳᱨᱴ ᱨᱮᱦᱚᱸ ᱢᱤᱫᱴᱮᱱ ᱨᱤᱯᱳᱨᱴ ᱦᱮᱡ ᱮᱱᱟ ᱪᱮᱫ ᱰᱟᱠᱛᱟᱨ ᱠᱚ ᱞᱟᱹᱭ ᱟᱹᱫᱤᱧᱟ ᱵᱟᱵᱞᱩ ᱫᱟ ᱡᱟᱦᱟᱸ ᱫᱚ ᱡᱟᱦᱟᱸ ᱞᱮᱠᱟᱭᱮᱱ ᱜᱮ ᱱᱚᱣᱟ ᱫᱳᱥ ᱫᱚ ᱟᱢ ᱫᱚ ᱵᱟᱢ ᱠᱟᱹᱢᱤ ᱠᱟᱜᱼᱟ ᱟᱢ ᱫᱚ ᱚᱲᱟᱜ ᱪᱟᱞᱟᱜ ᱛᱟᱵᱚᱱ ᱢᱮ ᱛᱚᱵᱮ ᱢᱤᱫᱴᱮᱱ ᱠᱷᱚᱵᱚᱨ ᱢᱮᱱᱟᱜᱼᱟ ᱱᱚᱣᱟ ᱫᱚ ᱟᱢᱟᱜ ᱨᱤᱯᱳᱨᱴ ᱠᱷᱚᱱ ᱩᱰᱩᱠᱮᱱᱟ ᱵᱟᱝᱢᱟ ᱠᱟᱛᱷᱟᱡ ᱟᱢ ᱫᱚ ᱛᱤᱥ ᱜᱮ ᱵᱟᱢ ᱟᱯᱟᱛ ᱫᱟᱲᱮᱣᱟᱜᱼᱟ ᱟᱨᱦᱚᱸ ᱤᱧ ᱯᱟᱲᱟᱣᱮᱱ ᱛᱤᱧᱟ ᱰᱚᱵᱚᱞ ᱴᱮᱱᱥᱮᱱ ᱱᱚᱣᱟ ᱠᱟᱛᱷᱟ ᱟᱸᱡᱚᱢ ᱠᱟᱛᱮ ᱤᱧ ᱫᱚ ᱫᱩᱲᱩᱵ ᱠᱟᱛᱮ ᱨᱟᱨᱟᱜ ᱤᱧ ᱞᱟᱜᱟᱣ ᱟᱠᱟᱱᱟ ᱮ ᱪᱟᱸᱫᱚ ᱵᱚᱸᱜᱟ ᱱᱚᱣᱟ ᱫᱚ ᱪᱮᱫ ᱮᱢ ᱪᱤᱠᱟᱹ ᱠᱮᱫᱟ ᱯᱩᱞᱤᱥ ᱠᱚ ᱢᱮᱱᱫᱟ ᱮ ᱫᱟᱫᱟ ᱟᱢ ᱢᱟ ᱵᱟᱞᱮ ᱤᱫᱤ ᱢᱮ ᱪᱮᱫᱟᱜ ᱮᱢ ᱨᱟᱜ ᱮᱫᱟ ᱯᱩᱞᱤᱥ ᱤᱧ ᱢᱮᱛᱟ ᱠᱚ ᱠᱟᱱᱟ ᱨᱟᱜ ᱵᱟᱠᱷᱟᱱ ᱫᱩᱧ ᱞᱮᱯᱲᱟᱭᱟ ᱟᱯᱮᱭᱟᱜ ᱨᱤᱯᱳᱨᱴ ᱞᱮᱠᱟᱛᱮ ᱡᱩᱫᱤ ᱤᱧ ᱛᱤᱥ ᱦᱚᱸ ᱜᱤᱫᱟᱹᱨ ᱟᱯᱟᱛ ᱵᱟᱹᱧ ᱵᱮᱱᱟᱣ ᱫᱟᱲᱮᱭᱟᱜᱼᱟ ᱛᱟᱦᱞᱮ ᱚᱲᱟᱜ ᱨᱮ ᱡᱮ ᱵᱟᱨᱭᱟ ᱜᱤᱫᱟᱹᱨ ᱠᱤᱱ ᱦᱩᱭ ᱠᱟᱱᱟ ᱤᱧ ᱵᱟᱹᱦᱩ ᱨᱮ ᱱᱩᱭ ᱠᱤᱱ ᱨᱮᱱ ᱟᱯᱟᱛ ᱫᱚᱭ ᱚᱠᱚᱭ ᱠᱟᱱᱟ ᱱᱚᱜᱼᱚ ᱱᱟ ᱠᱚ ᱢᱮᱱᱟ ᱴᱮᱱᱥᱮᱱ ᱪᱮᱛᱟᱱ ᱴᱮᱱᱥᱮᱱ ᱦᱮᱸ ᱪᱮ ᱚᱱᱟᱛᱤᱧ ᱢᱮᱱᱟ ᱚᱠᱟᱨᱮ ᱪᱮᱫ ᱦᱩᱭᱩᱜ ᱛᱟᱵᱚᱱᱟ ᱵᱟᱝ ᱦᱩᱭᱩᱜ ᱛᱟᱵᱚᱱᱟ ᱚᱠᱚᱭ ᱦᱚᱸ ᱵᱟᱵᱚᱱ ᱵᱟᱲᱟᱭᱟ ᱨᱟᱹᱥᱠᱟᱹᱜ ᱛᱟᱵᱚᱱ ᱯᱮ ᱚᱠᱚᱭ ᱪᱚ ᱪᱮᱫ ᱠᱚᱪᱚ ᱴᱮᱱᱥᱮᱱ ᱨᱮ ᱢᱮᱱᱟᱜ ᱟᱠᱟᱫ ᱠᱚᱣᱟ ᱦᱮᱸ ᱪᱮ ᱟᱫᱚ ᱱᱚᱣᱟ ᱫᱚ ᱠᱚᱢᱮᱰᱤᱧ ᱞᱟᱹᱭ ᱠᱮᱫ ᱛᱟᱵᱚᱱᱟ ᱦᱳᱭ ᱟᱥᱚᱞ ᱟᱯᱟᱛ ᱫᱚᱧ ᱤᱧ ᱠᱟᱱ ᱜᱮᱭᱟ ᱵᱟᱠᱷᱟᱡ ᱦᱟᱸᱜ ᱯᱮ ᱢᱮᱱᱟ ᱟᱭᱟᱝ ᱵᱤᱧ ᱵᱤᱫᱷᱩᱣᱟᱹ ᱫᱚᱭ ᱵᱟᱸᱡᱷᱟ ᱜᱮᱭᱟ ᱵᱟᱝ ᱤᱧ ᱠᱚᱲᱟ ᱠᱟᱱ ᱛᱟᱵᱚᱱᱤᱧ ᱦᱮᱸ ᱥᱮ ᱱᱚᱣᱟ ᱫᱚ ᱠᱚᱢᱮᱰᱤ ᱠᱟᱛᱷᱟ ᱟᱯᱮ ᱨᱟᱹᱥᱠᱟᱹ ᱦᱚᱪᱚ ᱞᱟᱹᱜᱤᱫ ᱦᱮᱸᱪᱮ ᱛᱚᱵᱮ ᱡᱟᱭ ᱵᱟ ᱦᱳᱠ ᱱᱚᱝᱠᱟᱱᱟᱜ ᱠᱟᱛᱷᱟ ᱟᱨᱦᱚᱸ ᱦᱟᱸᱜ ᱢᱮᱱᱟᱜ ᱟᱠᱟᱫᱟ ᱢᱤᱫ ᱵᱟᱨᱤᱧ ᱞᱟᱹᱭ ᱛᱟᱵᱚᱱᱟ